ᱡᱚᱦᱟᱨ ᱜᱮ ᱱᱚᱣᱟ ᱟᱥᱲᱟ ᱨᱮᱱᱟᱜ ᱧᱩᱛᱩᱢ ᱫᱚ ᱦᱩᱭᱩᱜ ᱠᱟᱱᱟ ᱯᱚᱱᱰᱤᱛ ᱨᱚᱜᱷᱩᱱᱟᱛᱷ ᱢᱩᱨᱢᱩ ᱥᱟᱱᱛᱟᱞᱤ ᱮᱰᱩᱠᱮᱥᱚᱱ ᱡᱟᱦᱟᱸ ᱫᱚ ᱱᱤᱛ ᱜᱷᱟᱹᱲᱤᱡ ᱛᱮ ᱡᱟᱦᱟᱸ ᱚᱞ ᱯᱟᱲᱦᱟᱣ ᱡᱟᱦᱟᱸ ᱪᱟᱞᱟᱜ ᱠᱟᱱᱟ ᱱᱚᱣᱟ ᱫᱚ ᱦᱩᱭᱩᱜ ᱠᱟᱱᱟ ᱡᱚᱞᱮᱥᱚᱨ ᱥᱟᱢᱟᱝ ᱨᱮᱜᱮ ᱡᱳᱜᱽᱜᱨᱟᱢ ᱱᱚᱵᱚ ᱯᱨᱟᱛᱷᱚᱢᱤᱠ ᱵᱤᱫᱽᱫᱟᱞᱚᱭ ᱨᱮᱜᱮ ᱱᱚᱣᱟ ᱚᱞᱚᱜ ᱫᱚ ᱪᱟᱞᱟᱜ ᱠᱟᱱᱟ ᱟᱨ ᱱᱚᱣᱟ ᱚᱞᱚᱜ ᱨᱮᱫᱚ ᱟᱫᱚ ᱚᱠᱟ ᱞᱮᱠᱟᱱ ᱦᱚᱲ ᱠᱚ ᱚᱠᱟ ᱞᱮᱠᱟᱱ ᱟᱵᱚ ᱨᱮᱱ ᱢᱟᱹᱭ ᱵᱟᱹᱵᱩ ᱠᱚ ᱚᱠᱟ ᱞᱮᱠᱟᱱ ᱟᱵᱚ ᱨᱮᱱ ᱥᱟᱱᱛᱟᱲ ᱵᱚᱭᱦᱟ ᱠᱚᱠᱚ ᱚᱞᱚᱜ ᱯᱟᱲᱦᱟᱣ ᱫᱟᱲᱮᱭᱟᱜᱼᱟ ᱟᱫᱚ ᱱᱚᱣᱟ ᱠᱚ ᱵᱤᱥᱛᱟᱨᱤᱛᱤᱧ ᱞᱟᱹᱭᱫᱟ ᱱᱤᱛᱚᱜ ᱢᱟ ᱟᱛᱳ ᱴᱚᱞᱟ ᱨᱮ ᱟᱹᱰᱤ ᱜᱟᱱ ᱟᱭᱢᱟ ᱵᱚᱭᱦᱟ ᱠᱚ ᱢᱤᱥᱤ ᱠᱚ ᱟᱵᱚ ᱨᱮᱱ ᱢᱟᱹᱭ ᱠᱚ ᱫᱟᱹᱭ ᱠᱚ ᱢᱮᱱᱟᱜ ᱠᱚᱛᱟ ᱵᱚᱱᱟ ᱟᱫᱚ ᱱᱩᱠᱩ ᱡᱩᱫᱤ ᱠᱚ ᱢᱚᱱᱮᱭᱟ ᱥᱟᱱᱟᱢ ᱦᱚᱲ ᱜᱮᱠᱚ ᱚᱞ ᱯᱟᱲᱦᱟᱣ ᱠᱚ ᱪᱮᱫ ᱫᱟᱲᱮᱭᱟᱜᱼᱟ ᱠᱟᱨᱚᱱ ᱫᱚ ᱱᱚᱰᱮ ᱫᱚ ᱥᱩᱫᱩ ᱨᱚᱵᱤ ᱵᱟᱨ ᱜᱮ ᱡᱟᱦᱟᱸ ᱫᱚ ᱥᱤᱸᱜᱮ ᱢᱟᱦᱟ ᱟᱵᱚᱣᱟᱜ ᱢᱤᱫ ᱫᱤᱱ ᱜᱮ ᱚᱞ ᱯᱟᱲᱦᱟᱣ ᱦᱩᱭᱩᱜ ᱜᱮᱭᱟ ᱡᱟᱦᱟᱸᱭ ᱚᱞ ᱯᱟᱲᱦᱟᱣ ᱠᱟᱱᱟ ᱠᱚ ᱵᱟᱝᱞᱟ ᱢᱤᱰᱤᱭᱟᱢ ᱨᱮ ᱥᱮ ᱵᱟᱠᱚ ᱚᱞ ᱯᱟᱲᱦᱟᱣ ᱟᱠᱟᱱᱟ ᱱᱩᱠᱩ ᱥᱟᱱᱟᱢ ᱦᱚᱲ ᱜᱮᱠᱚ ᱚᱞ ᱯᱟᱲᱦᱟᱣ ᱫᱟᱲᱮᱭᱟᱜᱼᱟ ᱦᱚᱭᱛᱚ ᱵᱟᱝᱞᱟ ᱢᱤᱰᱤᱭᱟᱢ ᱨᱮ ᱡᱟᱦᱟᱸᱭ ᱠᱚᱠᱚ ᱚᱞ ᱯᱟᱲᱦᱟᱣ ᱟᱠᱟᱱᱟ ᱦᱚᱭᱛᱚ ᱵᱟᱠᱚ ᱵᱩᱡᱽ ᱫᱟᱲᱮᱭᱟᱜ ᱠᱟᱱᱟ ᱩᱱᱠᱩ ᱞᱟᱹᱜᱤᱫ ᱦᱚᱸ ᱱᱚᱰᱮ ᱚᱞ ᱯᱟᱲᱦᱟᱣ ᱦᱩᱭᱩᱜ ᱠᱟᱱᱟ ᱥᱟᱱᱛᱟᱞᱤ ᱴᱩ ᱵᱟᱝᱞᱟ ᱱᱚᱣᱟ ᱦᱚᱸ ᱧᱮᱞ ᱦᱩᱭᱩᱜ ᱠᱟᱱᱟ ᱡᱟᱦᱟᱸᱭ ᱫᱚ ᱥᱟᱱᱛᱟᱞᱤ ᱯᱟᱲᱦᱟᱣ ᱞᱟᱹᱜᱤᱫᱚᱜ ᱠᱟᱱᱟ ᱵᱟᱝᱞᱟ ᱮᱠᱟᱞ ᱜᱮ ᱡᱩᱫᱤ ᱵᱟᱭ ᱵᱩᱡᱽ ᱫᱟᱲᱮᱭᱟᱜ ᱠᱟᱱ ᱠᱷᱟᱱ ᱯᱟᱲᱦᱟᱜ ᱠᱟᱱᱟᱭ ᱥᱮ ᱵᱟᱭ ᱯᱟᱲᱦᱟᱜ ᱠᱟᱱᱟᱭ ᱡᱩᱫᱤ ᱤᱪᱪᱷᱩᱠᱟᱭ ᱥᱮ ᱢᱚᱱᱮᱭᱟᱭ ᱡᱮ ᱛᱟᱦᱚᱞᱮ ᱥᱟᱱᱛᱟᱞᱤ ᱫᱩᱧ ᱥᱮᱬᱟᱭᱮᱫᱟ ᱵᱟᱝᱞᱟ ᱠᱟᱹᱴᱤᱡ ᱤᱧ ᱥᱮᱬᱟ ᱞᱮᱠᱷᱟᱱ ᱱᱟᱯᱟᱭ ᱠᱚᱜᱼᱟ ᱥᱟᱱᱛᱟᱞᱤ ᱥᱮᱬᱟ ᱥᱮᱬᱟ ᱛᱮᱦᱚᱸ ᱵᱟᱝᱞᱟ ᱦᱚᱸᱞᱮ ᱪᱮᱫ ᱟᱭᱟ ᱱᱚᱝᱠᱟᱱᱟᱜ ᱯᱷᱮᱥᱤᱞᱤᱴᱤ ᱢᱮᱱᱟᱜᱼᱟ ᱱᱚᱰᱮ ᱛᱟᱦᱚᱞᱮ ᱵᱚᱭᱮᱥ ᱫᱚ ᱚᱠᱟ ᱞᱮᱠᱟ ᱡᱟᱦᱟᱸᱭ ᱠᱚ ᱢᱟᱴᱷ ᱠᱚᱨᱮ ᱵᱟᱹᱫᱽ ᱵᱟᱹᱭᱦᱟᱹᱲ ᱠᱚᱨᱮ ᱠᱚ ᱠᱟᱹᱢᱤ ᱜᱮᱛᱟ ᱵᱚᱱᱟ ᱟᱹᱰᱤ ᱜᱟᱱ ᱵᱚᱭᱦᱟ ᱢᱤᱥᱨᱟ ᱠᱚ ᱢᱮᱱᱟᱜ ᱠᱚᱣᱟ ᱢᱟᱹᱭ ᱫᱟᱹᱭ ᱠᱚ ᱢᱮᱱᱟᱜ ᱠᱚᱛᱟ ᱵᱚᱱᱟ ᱥᱟᱱᱟᱢ ᱦᱚᱲ ᱜᱮ ᱵᱚᱭᱮᱥ ᱨᱮᱱᱟᱜ ᱠᱳᱱᱳ ᱩᱞᱞᱮᱠᱷ ᱵᱟᱹᱱᱩᱜ ᱱᱚᱰᱮ ᱫᱚ ᱡᱟᱦᱟᱸᱭ ᱜᱟᱯᱟᱭ ᱜᱩᱡᱩᱜᱼᱟᱭ ᱩᱱᱤ ᱦᱚᱸᱭ ᱯᱟᱲᱦᱟᱣ ᱫᱟᱲᱮᱭᱟᱜᱼᱟᱭ ᱟᱭᱟᱜ ᱡᱟᱹᱛᱤᱭᱟᱜ ᱥᱟᱨ ᱛᱮ ᱟᱭᱟᱜ ᱱᱤᱡᱮᱨᱟᱜ ᱡᱟᱱᱟᱢ ᱟᱲᱟᱝ ᱡᱟᱦᱟᱸ ᱫᱚ ᱟᱭᱳ ᱛᱳᱣᱟ ᱵᱟᱨᱟᱵᱟᱹᱨᱤ ᱟᱭᱟᱜ ᱡᱟᱱᱟᱢ ᱟᱲᱟᱝ ᱛᱮ ᱡᱩᱫᱤ ᱯᱟᱲᱦᱟᱜ ᱟᱭ ᱦᱟᱲᱟᱢ ᱠᱟᱱᱟᱭ ᱛᱚ ᱪᱤᱠᱟᱹ ᱟᱠᱟᱱᱟᱭ ᱵᱩᱰᱷᱤ ᱟᱠᱟᱱᱟᱭ ᱛᱚ ᱪᱤᱠᱟᱹ ᱟᱠᱟᱱᱟᱭ ᱠᱚᱲᱟ ᱠᱩᱲᱤ ᱥᱟᱱᱟᱢ ᱦᱚᱲ ᱜᱮ ᱜᱟᱱᱚᱜᱼᱟ ᱦᱚᱭᱛᱚ ᱞᱟᱹᱭᱟᱭ ᱤᱧ ᱫᱚ ᱵᱚᱭᱮᱥ ᱵᱟᱹᱱᱩᱜ ᱛᱤᱧᱟ ᱯᱟᱲᱦᱟᱣ ᱠᱟᱛᱮᱧ ᱪᱤᱠᱟᱹᱭᱟ ᱟᱭᱟᱜ ᱜᱩᱡᱩᱜ ᱞᱟᱦᱟ ᱫᱷᱟᱹᱨᱤᱡ ᱜᱮ ᱯᱟᱲᱦᱟᱜ ᱢᱮ ᱟᱢ ᱛᱚ ᱨᱟᱹᱥᱠᱟᱹᱢ ᱵᱩᱡᱟ ᱦᱟᱱᱟᱯᱩᱨᱤ ᱨᱮᱢ ᱞᱟᱹᱭ ᱫᱟᱲᱮᱭᱟᱜᱼᱟ ᱡᱮ ᱤᱧ ᱦᱚᱸᱧ ᱥᱮᱬᱟ ᱞᱮᱫᱟ ᱤᱧᱟᱹᱜ ᱡᱟᱱᱟᱢ ᱯᱟᱹᱨᱥᱤ ᱛᱮ ᱚᱱᱟ ᱞᱟᱹᱜᱤᱫ ᱛᱮ ᱵᱟᱫᱷᱟ ᱱᱤᱥᱮᱫᱷ ᱵᱟᱹᱱᱩᱜ ᱟᱫᱚ ᱵᱟᱝ ᱞᱟᱡᱟᱣ ᱠᱟᱛᱮ ᱟᱨ ᱵᱟᱝ ᱡᱟᱦᱟᱱᱟᱜ ᱦᱟᱱᱟ ᱱᱚᱣᱟ ᱞᱟᱹᱭ ᱠᱟᱛᱮ ᱵᱟᱝ ᱠᱚ ᱞᱟᱹᱭᱟ ᱵᱟᱝᱞᱟ ᱛᱮᱠᱚ ᱞᱟᱹᱭ ᱮᱫᱟ ᱢᱟᱛᱨᱤ ᱵᱷᱟᱥᱟ ᱢᱟᱛᱨᱤ ᱫᱩᱜᱽᱫᱷᱚ ᱥᱚᱢᱟᱱ ᱛᱟᱦᱚᱞᱮ ᱡᱟᱦᱟᱸᱭ ᱵᱟᱝᱜᱟᱞᱤ ᱢᱮᱱᱟᱜ ᱠᱚ ᱠᱷᱟᱱ ᱡᱮ ᱠᱳᱱᱳ ᱵᱟᱝᱜᱟᱞᱤ ᱜᱮ ᱟᱠᱚᱣᱟᱜ ᱢᱟᱛᱨᱤ ᱵᱷᱟᱥᱟ ᱛᱮ ᱵᱟᱝᱞᱟ ᱛᱮᱫᱚ ᱯᱟᱲᱦᱟᱜ ᱫᱚᱭ ᱵᱟᱰᱟᱭᱟ ᱛᱟᱛᱮ ᱪᱟᱹᱠᱨᱤ ᱟᱨ ᱵᱟᱭ ᱪᱟᱹᱠᱨᱤ ᱯᱨᱚᱛᱮᱠ ᱴᱤ ᱵᱟᱝᱜᱟᱞᱤ ᱠᱚᱜᱮ ᱠᱚ ᱢᱟ ᱯᱟᱥᱮ ᱵᱚᱱ ᱱᱩᱠᱩ ᱵᱚᱱ ᱴᱨᱟᱭ ᱠᱚᱣᱟ ᱚᱠᱚᱭᱴᱟᱜ ᱵᱟᱝᱜᱟᱞᱤ ᱵᱚᱠᱟ ᱢᱮᱱᱟᱭᱟ ᱵᱟᱝ ᱚᱞᱚᱜ ᱟᱱ ᱦᱚᱲ ᱢᱮᱱᱟᱭᱟ ᱮᱴᱟᱜ ᱮᱴᱟᱜ ᱡᱟᱹᱛᱤ ᱠᱚᱫᱚ ᱠᱚ ᱱᱚᱝᱠᱟ ᱯᱟᱲᱦᱟᱜ ᱠᱚ ᱵᱟᱰᱟᱭᱟ ᱟᱠᱚᱣᱟᱜ ᱡᱟᱱᱟᱢ ᱯᱟᱹᱨᱥᱤ ᱛᱮ ᱢᱮᱱᱠᱷᱟᱱ ᱟᱵᱚ ᱥᱟᱱᱛᱟᱲ ᱫᱚ ᱫᱩ ᱦᱟᱡᱟᱨ ᱛᱤᱱ ᱥᱟᱞ ᱨᱮ ᱥᱮᱞᱮᱫ ᱮᱱᱟ ᱡᱟᱦᱟᱸ ᱫᱚ ᱟᱵᱚᱣᱟᱜ ᱵᱷᱟᱥᱟ ᱟᱸᱜᱚᱡᱽ ᱮᱱᱟ ᱛᱟᱦᱚᱞᱮ ᱫᱩ ᱦᱟᱡᱟᱨ ᱪᱟᱨ ᱠᱷᱚᱱ ᱚᱞ ᱤᱱᱰᱤᱭᱟ ᱥᱟᱱᱛᱟᱞᱤ ᱮᱰᱩᱠᱮᱥᱚᱱ ᱠᱟᱣᱩᱱᱥᱤᱞ ᱢᱳᱴ ᱵᱳᱨᱰ ᱮ ᱮᱦᱚᱵ ᱵᱮᱱᱟᱣ ᱠᱮᱫᱟᱭ ᱟᱨ ᱚᱞᱚᱜ ᱦᱚᱸᱭ ᱪᱟᱹᱞᱩ ᱠᱮᱫᱟᱭ ᱚᱱᱟ ᱛᱟᱭᱚᱢ ᱛᱟᱭᱚᱢ ᱛᱮᱜᱮ ᱠᱚᱢ ᱵᱮᱥᱤ ᱵᱚᱨᱫᱷᱚᱢᱟᱱ ᱡᱮᱞᱟ ᱨᱮ ᱯᱟᱸᱪ ᱪᱷᱚᱭ ᱥᱟᱞ ᱠᱚᱨᱮ ᱥᱮᱴᱮᱨ ᱮᱱᱟ ᱚᱞ ᱯᱟᱲᱦᱟᱣ ᱪᱟᱞᱟᱣ ᱮᱱᱟ ᱪᱟᱞᱟᱣ ᱪᱟᱞᱟᱣ ᱛᱮ ᱦᱩᱜᱽᱞᱤ ᱥᱮᱫ ᱪᱟᱞᱟᱣ ᱮᱱᱟ ᱚᱱᱠᱟ ᱚᱱᱠᱟ ᱛᱮᱛᱚ ᱯᱟᱨᱪᱟᱣ ᱤᱫᱤᱭᱮᱱᱟ ᱵᱟᱝ ᱱᱚᱣᱟ ᱚᱞ ᱯᱟᱲᱦᱟᱣ ᱫᱚ ᱟᱨᱦᱚᱸ ᱵᱤᱵᱷᱤᱱᱱᱚ ᱨᱟᱡᱽᱡᱚ ᱠᱚᱨᱮ ᱯᱟᱥᱱᱟᱣ ᱤᱫᱤᱭᱮᱱᱟ ᱢᱮᱱᱠᱷᱟᱱ ᱫᱩ ᱦᱟᱡᱟᱨ ᱯᱟᱸᱪ ᱪᱷᱚᱭ ᱨᱮᱫᱚ ᱡᱳᱣᱜᱨᱟᱢ ᱨᱮᱜᱮ ᱯᱨᱚᱛᱷᱚᱢ ᱫᱚ ᱥᱮᱞᱮᱫ ᱞᱮᱱᱟ ᱡᱟᱦᱟᱸ ᱫᱚ ᱚᱞ ᱤᱱᱰᱤᱭᱟ ᱥᱟᱱᱛᱟᱞᱤ ᱮᱰᱩᱠᱮᱥᱚᱱ ᱠᱟᱣᱩᱱᱥᱤᱞ ᱠᱷᱚᱱ ᱫᱩ ᱦᱟᱡᱟᱨ ᱪᱟᱨ ᱨᱮ ᱡᱟᱦᱟᱸ ᱫᱚ ᱵᱳᱨᱰ ᱯᱨᱚᱛᱷᱚᱢ ᱵᱳᱨᱰ ᱵᱮᱱᱟᱣ ᱞᱮᱱᱟ ᱚᱞ ᱤᱱᱰᱤᱭᱟ ᱥᱟᱱᱛᱟᱞᱤ ᱮᱰᱩᱠᱮᱥᱚᱱ ᱠᱟᱣᱩᱱᱥᱤᱞ ᱨᱮᱫᱚ ᱡᱟᱦᱟᱸ ᱫᱚ ᱫᱩᱨᱜᱟᱯᱩᱨ ᱯᱚᱞᱟᱥᱰᱤ ᱦᱟᱭ ᱥᱠᱩᱞ ᱨᱮ ᱩᱱ ᱠᱷᱚᱱ ᱜᱮ ᱚᱱᱟ ᱦᱟᱭ ᱥᱠᱩᱞ ᱠᱷᱚᱱ ᱡᱟᱦᱟᱸᱭ ᱠᱚ ᱯᱟᱥ ᱠᱟᱛᱮ ᱠᱚ ᱥᱮᱴᱮᱨ ᱮᱱᱟ ᱱᱩᱠᱩ ᱜᱚᱢᱠᱮ ᱠᱚᱜᱮ ᱟᱫᱚ ᱡᱳᱜᱽᱜᱨᱟᱢ ᱯᱨᱚᱛᱷᱚᱢ ᱠᱷᱚᱱ ᱠᱚ ᱪᱟᱹᱞᱩ ᱠᱮᱫᱟ ᱡᱳᱜᱽᱜᱨᱟᱢ ᱠᱷᱚᱱ ᱟᱨᱦᱚᱸ ᱮᱴᱟᱜ ᱮᱴᱟᱜ ᱦᱩᱜᱽᱞᱤ ᱵᱚᱨᱫᱷᱚᱢᱟᱱ ᱠᱚ ᱪᱟᱞᱟᱣ ᱠᱟᱛᱮ ᱠᱚ ᱯᱟᱲᱦᱟᱣᱮᱫ ᱠᱚᱣᱟ ᱟᱨ ᱱᱤᱛ ᱜᱷᱟᱹᱲᱤᱡ ᱠᱚ ᱯᱟᱲᱦᱟᱣ ᱤᱫᱤᱭᱮᱫ ᱠᱚᱣᱟ ᱟᱫᱚ ᱠᱤᱪᱷᱩ ᱵᱚᱪᱷᱚᱨ ᱦᱚᱭᱛᱳ ᱡᱳᱜᱟᱡᱳᱜᱽ ᱵᱤᱪᱪᱷᱚᱱᱱᱚ ᱦᱩᱭ ᱠᱟᱱᱟ ᱟᱹᱰᱤ ᱜᱟᱱ ᱯᱨᱚᱪᱟᱨ ᱵᱟᱞᱮ ᱫᱟᱲᱮ ᱠᱟᱣᱫᱟ ᱚᱱᱟ ᱞᱟᱹᱜᱤᱫ ᱛᱮ ᱤᱠᱟᱹ ᱞᱮ ᱠᱷᱚᱭ ᱫᱟ ᱟᱨ ᱟᱨᱦᱚᱸ ᱱᱟᱣᱟ ᱛᱮ ᱱᱤᱛᱚᱝ ᱟᱨᱦᱚᱸ ᱥᱟᱯᱲᱟᱣ ᱠᱟᱛᱮ ᱞᱮ ᱨᱟᱠᱟᱵ ᱤᱫᱤᱭᱮᱫᱟ ᱱᱤᱛᱚᱜ ᱢᱟ ᱟᱹᱰᱤ ᱟᱹᱰᱤ ᱥᱩᱠ ᱡᱟᱭᱜᱟ ᱵᱚᱱ ᱥᱮᱴᱮᱨ ᱠᱮᱫᱟ ᱩᱱ ᱜᱷᱟᱹᱲᱤᱡ ᱢᱟ ᱚᱠᱟᱴᱟᱜ ᱡᱟᱦᱟᱸ ᱫᱚ ᱟᱵᱚᱣᱟᱜ ᱵᱮᱝᱜᱚᱞ ᱨᱮᱜᱮ ᱚᱠᱟᱴᱟᱜ ᱤᱥᱠᱩᱞ ᱨᱮᱦᱚᱸ ᱵᱟᱝ ᱪᱟᱞᱟᱜ ᱠᱟᱱ ᱛᱟᱦᱮᱸᱫ ᱱᱤᱛ ᱜᱷᱟᱹᱲᱤᱡ ᱢᱟ ᱵᱤᱭᱮ ᱨᱮ ᱠᱚᱞᱮᱡᱽ ᱨᱮ ᱵᱤᱵᱷᱤᱱᱱᱚ ᱡᱟᱭᱜᱟ ᱨᱮᱜᱮ ᱥᱮᱞᱮᱫᱚᱜ ᱠᱟᱱᱟ ᱟᱨ ᱯᱟᱲᱦᱟᱣᱮᱫ ᱠᱚᱣᱟ ᱠᱚ ᱟᱨ ᱮᱢᱚᱱ ᱫᱤᱱ ᱦᱤᱡᱩᱜ ᱠᱟᱱᱟ ᱯᱨᱟᱭᱢᱟᱨᱤ ᱫᱚᱯᱛᱚᱨ ᱨᱮᱦᱚᱸ ᱟᱨ ᱥᱟᱱᱟᱢ ᱦᱟᱭ ᱤᱥᱠᱩᱞ ᱠᱚᱨᱮ ᱠᱚ ᱦᱤᱡᱩᱜᱼᱟ ᱯᱨᱚᱛᱤᱴᱤ ᱫᱚᱯᱛᱚᱨ ᱨᱮᱜᱮ ᱥᱟᱱᱛᱟᱲᱤ ᱪᱷᱟᱲᱟ ᱵᱟᱝ ᱜᱟᱱᱚᱜᱼᱟ ᱮᱢᱚᱱ ᱫᱤᱱ ᱦᱤᱡᱩᱜ ᱠᱟᱱᱟ ᱟᱨ ᱮᱢᱚᱱ ᱫᱤᱱ ᱦᱤᱡᱩᱜ ᱠᱟᱱᱟ ᱟᱵᱚ ᱡᱟᱦᱟᱸᱭ ᱥᱟᱱᱛᱟᱲ ᱛᱮ ᱡᱩᱫᱤ ᱯᱟᱲᱦᱟᱣ ᱵᱟᱵᱚᱱ ᱥᱮᱬᱟ ᱞᱮᱠᱷᱟᱱ ᱟᱵᱚ ᱨᱤᱡᱟᱨᱵᱷᱮᱥᱚᱱ ᱠᱳᱴᱟ ᱨᱮᱦᱚᱸ ᱪᱟᱹᱠᱨᱤ ᱵᱟᱵᱚᱱ ᱧᱟᱢᱟ ᱥᱚᱨᱠᱟᱨ ᱱᱚᱝᱠᱟᱭ ᱡᱟᱹᱨᱤ ᱜᱚᱫ ᱠᱟᱜ ᱟᱭ ᱩᱱ ᱫᱚ ᱵᱚᱭᱦᱟ ᱪᱮᱫ ᱵᱚᱱ ᱪᱤᱠᱟᱹᱭᱟ ᱡᱩᱫᱤ ᱟᱢᱟᱜ ᱡᱟᱱᱟᱢ ᱟᱲᱟᱝ ᱛᱮ ᱡᱩᱫᱤ ᱵᱟᱢ ᱥᱮᱬᱟᱭᱟ ᱥᱮ ᱵᱟᱵᱚᱱ ᱥᱮᱬᱟᱭᱟ ᱟᱫᱚ ᱟᱢ ᱫᱚ ᱵᱟᱝᱞᱟ ᱢᱤᱰᱤᱭᱟᱢ ᱛᱮᱵᱚᱱ ᱯᱟᱲᱦᱟᱜ ᱠᱟᱱᱟ ᱴᱷᱤᱠ ᱜᱮᱭᱟ ᱟᱫᱚ ᱥᱚᱨᱠᱟᱨ ᱡᱚᱠᱷᱚᱱ ᱥᱚᱨᱠᱟᱨ ᱵᱟᱦᱟᱫᱩᱨ ᱡᱚᱠᱷᱚᱱ ᱱᱩᱠᱨᱤ ᱪᱟᱹᱠᱨᱤ ᱨᱮᱢ ᱮᱯᱞᱟᱭᱟ ᱩᱱ ᱫᱚᱢ ᱠᱩᱞᱤ ᱢᱮᱭᱟᱭ ᱟᱢ ᱫᱚ ᱯᱟᱲᱦᱟᱜ ᱮᱢ ᱵᱟᱲᱟᱭᱟ ᱛᱤᱱᱟᱹᱜ ᱰᱤᱜᱽᱨᱤ ᱢᱮᱱᱟᱜ ᱛᱟᱢᱟ ᱟᱢ ᱵᱟᱝᱞᱟ ᱰᱤᱜᱽᱨᱤᱢ ᱩᱫᱩᱜ ᱠᱮᱫᱟ ᱴᱷᱤᱠ ᱠᱟᱛᱷᱟ ᱠᱤᱱᱛᱩ ᱡᱚᱠᱷᱚᱱᱮ ᱞᱟᱹᱭᱟ ᱟᱢᱟᱜ ᱡᱟᱱᱟᱢ ᱯᱟᱹᱨᱥᱤ ᱛᱮ ᱛᱤᱱᱟᱹᱜ ᱰᱤᱜᱽᱨᱤ ᱢᱮᱱᱟᱜ ᱛᱟᱢᱟ ᱟᱫᱚᱢ ᱞᱟᱹᱭᱟ ᱵᱟᱹᱱᱩᱜ ᱛᱤᱧᱟ ᱜᱚᱝᱠᱮ ᱟᱫᱚ ᱵᱟᱹᱱᱩᱜ ᱛᱟᱢ ᱠᱷᱟᱡ ᱞᱟᱹᱭᱟ ᱩᱱ ᱫᱚ ᱫᱟᱹᱲ ᱴᱨᱮᱱᱤᱝ ᱟᱹᱜᱩᱭ ᱢᱮ ᱟᱫᱚ ᱪᱮᱫ ᱠᱟᱢ ᱵᱩᱡᱟ ᱪᱟᱹᱠᱨᱤ ᱡᱚᱭᱮᱱ ᱢᱩᱜᱽ ᱨᱮ ᱟᱢ ᱫᱚ ᱟᱫᱚᱭ ᱢᱮᱛᱟᱢᱟᱭ ᱥᱟᱱᱛᱟᱞᱤ ᱛᱮ ᱴᱨᱮᱱᱤᱝ ᱢᱮ ᱛᱟᱨ ᱞᱟᱦᱟ ᱨᱮ ᱴᱨᱮᱱᱤᱝ ᱠᱚᱜ ᱯᱮ ᱵᱚᱭᱦᱟ ᱴᱷᱤᱠ ᱜᱮᱭᱟ ᱱᱤᱛ ᱜᱷᱟᱹᱲᱤᱡ ᱛᱮ ᱱᱤᱛᱚᱜ ᱫᱚ ᱯᱟᱲᱦᱟᱣ ᱪᱟᱞᱟᱜ ᱠᱟᱱᱟ ᱯᱨᱟᱭᱢᱟᱨᱤ ᱯᱨᱟᱭᱢᱟᱨᱤ ᱫᱚ ᱯᱷᱳᱨ ᱫᱷᱟᱹᱨᱤᱡ ᱚᱱᱟ ᱛᱟᱭᱚᱢ ᱯᱨᱟᱭᱢᱟᱨᱤᱢ ᱯᱟᱥ ᱠᱮᱫ ᱠᱷᱟᱱ ᱜᱮ ᱢᱤᱰᱤᱞ ᱢᱤᱰᱤᱞ ᱫᱚ ᱡᱟᱦᱟᱸ ᱫᱚ ᱮᱭᱤᱴ ᱢᱤᱰᱤᱞᱮᱢ ᱯᱟᱥ ᱠᱮᱫ ᱠᱷᱟᱱ ᱜᱮ ᱢᱮᱴᱨᱤᱠ ᱢᱮᱴᱨᱤᱠ ᱫᱚ ᱢᱟᱫᱽᱫᱷᱚᱢᱤᱠ ᱢᱮᱴᱨᱤᱠᱮᱢ ᱯᱟᱨᱚᱢ ᱠᱮᱫ ᱜᱮ ᱟᱭ ᱮ ᱳᱣᱟᱱ ᱟᱭ ᱮ ᱴᱩ ᱛᱟᱦᱚᱞᱮ ᱱᱩᱱᱟᱹᱜ ᱫᱷᱟᱯ ᱛᱮ ᱟᱢ ᱢᱤᱫ ᱥᱮᱨᱢᱟ ᱵᱟᱨ ᱥᱮᱨᱢᱟ ᱯᱮ ᱥᱮᱨᱢᱟ ᱯᱩᱱ ᱥᱮᱨᱢᱟ ᱢᱚᱬᱮ ᱥᱮᱨᱢᱟ ᱛᱮ ᱟᱢᱮᱢ ᱥᱮᱞᱮᱫ ᱮᱱᱟ ᱟᱭ ᱮ ᱴᱩ ᱛᱟᱦᱚᱞᱮ ᱢᱤᱫᱴᱟᱝ ᱪᱟᱹᱠᱨᱤ ᱡᱳᱜᱽᱜᱚᱭᱮᱱᱟᱢ ᱛᱟᱦᱚᱞᱮ ᱢᱚᱬᱮ ᱜᱚᱴᱮᱡ ᱥᱤᱨᱢᱟ ᱵᱚᱭᱦᱟ ᱵᱟᱵᱚᱱ ᱮᱢ ᱫᱟᱲᱮᱜ ᱠᱟᱱᱟ ᱢᱟᱛᱨᱚ ᱢᱤᱫᱴᱟᱝ ᱥᱤᱨᱢᱟ ᱨᱮ ᱵᱟᱦᱟᱱᱱᱚᱴᱤ ᱥᱚᱯᱛᱟ ᱢᱮᱱᱟᱜᱼᱟ ᱛᱟᱦᱚᱞᱮ ᱵᱟᱦᱟᱱᱱᱚᱴᱤ ᱠᱮᱞᱟᱥ ᱠᱟᱛᱮ ᱟᱢ ᱯᱟᱥᱟᱢ ᱟᱨ ᱟᱢ ᱫᱚ ᱯᱨᱚᱛᱤᱫᱤᱱ ᱥᱠᱩᱞ ᱦᱤᱡᱩᱜ ᱵᱟᱝ ᱦᱩᱭᱩᱜ ᱠᱟᱱ ᱛᱟᱢᱟ ᱟᱢ ᱡᱟᱦᱟᱸ ᱨᱮᱜᱮᱢ ᱠᱟᱹᱢᱤ ᱠᱮᱫ ᱜᱮ ᱢᱤᱫᱴᱟᱝ ᱫᱤᱱᱮᱢ ᱡᱮᱦᱮᱛᱩ ᱟᱢᱟᱜ ᱦᱚᱸᱛᱚ ᱦᱚᱲᱢᱚ ᱢᱮᱱᱟᱜᱼᱟ ᱠᱟᱹᱢᱤ ᱠᱟᱹᱢᱤ ᱛᱮ ᱞᱟᱸᱜᱟᱜ ᱟᱢ ᱨᱚᱵᱤ ᱵᱟᱨ ᱦᱤᱞᱳᱜ ᱪᱷᱩᱴᱤ ᱦᱟᱛᱟᱣ ᱢᱮ ᱟᱨ ᱵᱤᱵᱷᱤᱱᱱᱚ ᱚᱯᱷᱤᱥᱤᱭᱟᱞᱤ ᱠᱚᱫᱚ ᱪᱷᱩᱴᱤ ᱛᱟᱦᱮᱱ ᱜᱮᱭᱟ ᱮᱱ ᱦᱤᱞᱳᱜ ᱚᱞᱚᱜ ᱢᱮ ᱟᱨ ᱚᱲᱟᱜ ᱨᱮ ᱯᱟᱸᱪ ᱢᱤᱱᱤᱴ ᱫᱚᱥ ᱢᱤᱱᱤᱴ ᱛᱟᱞᱟ ᱜᱷᱚᱱᱴᱟ ᱠᱟᱛᱮ ᱡᱚᱠᱷᱚᱱ ᱜᱮ ᱥᱚᱢᱚᱭᱮᱢ ᱧᱟᱢᱟ ᱛᱚᱠᱷᱚᱱ ᱜᱮ ᱯᱟᱲᱦᱟᱜ ᱢᱮ ᱟᱢᱟᱜ ᱡᱟᱱᱟᱢ ᱯᱟᱹᱨᱥᱤ ᱛᱮ ᱵᱟᱢ ᱯᱟᱥ ᱫᱟᱲᱮᱭᱟᱜᱼᱟ ᱥᱮ ᱵᱟᱢ ᱥᱮᱬᱟ ᱫᱟᱲᱮᱭᱟᱜᱼᱟ ᱯᱷᱟᱥᱴ ᱰᱤᱵᱷᱤᱥᱚᱱ ᱛᱮᱢ ᱯᱟᱥᱟ ᱵᱚᱭᱦᱟ ᱠᱚ ᱴᱷᱤᱠ ᱜᱮᱭᱟ ᱱᱚᱝᱠᱟ ᱡᱟᱦᱟᱸᱭ ᱠᱚ ᱟᱞᱮ ᱠᱚᱞᱮ ᱚᱞ ᱯᱟᱲᱦᱟᱣ ᱠᱟᱜ ᱠᱚᱣᱟ ᱯᱷᱟᱥᱴ ᱰᱤᱵᱷᱤᱥᱚᱱ ᱥᱮᱠᱮᱱᱰ ᱰᱤᱵᱷᱤᱥᱚᱱ ᱛᱮᱠᱚ ᱯᱟᱥ ᱫᱟ ᱛᱟᱦᱚᱞᱮ ᱟᱵᱚ ᱫᱚ ᱟᱵᱚᱣᱟᱜ ᱡᱟᱱᱟᱢ ᱯᱟᱹᱨᱥᱤ ᱛᱮ ᱵᱟᱵᱚᱱ ᱚᱞᱚᱜ ᱠᱟᱱ ᱛᱮ ᱡᱤᱨᱳ ᱟᱨ ᱵᱟᱝᱞᱟ ᱨᱮᱦᱚᱸ ᱵᱚᱱ ᱡᱤᱨᱳᱜ ᱠᱟᱱᱟ ᱟᱢᱟᱜ ᱥᱟᱱᱛᱟᱞᱤ ᱛᱮ ᱦᱤᱨᱳᱜ ᱢᱮ ᱚᱞ ᱯᱟᱲᱦᱟᱣ ᱛᱮ ᱱᱤᱛᱚᱜ ᱵᱟᱝᱜᱟᱞᱤ ᱠᱚ ᱵᱟᱝᱞᱟ ᱛᱮᱠᱚ ᱦᱤᱨᱳ ᱜᱮᱭᱟ ᱚᱸᱰᱮ ᱫᱚ ᱯᱷᱟᱥᱴ ᱰᱤᱵᱷᱤᱥᱚᱱ ᱥᱮᱠᱮᱱᱰ ᱰᱤᱵᱷᱤᱥᱚᱱ ᱫᱚ ᱥᱟᱱᱛᱟᱲ ᱫᱚ ᱵᱟᱵᱚᱱ ᱧᱟᱢ ᱮᱫᱟ ᱟᱠᱚ ᱜᱮᱠᱚ ᱧᱟᱢ ᱮᱫᱟ ᱚᱸᱰᱮ ᱫᱚ ᱦᱤᱨᱳ ᱠᱟᱱᱟᱭ ᱵᱟᱝᱞᱟ ᱛᱮ ᱯᱟᱲᱦᱟᱣ ᱨᱤᱱᱤᱡ ᱦᱤᱨᱳ ᱛᱟᱦᱚᱞᱮ ᱩᱱᱤ ᱪᱟᱹᱠᱨᱤ ᱵᱟᱭ ᱧᱟᱢᱟᱭ ᱛᱚ ᱟᱵᱚ ᱵᱚᱱ ᱧᱟᱢᱟ ᱛᱟᱦᱚᱞᱮ ᱟᱵᱚᱣᱟᱜ ᱥᱟᱱᱛᱟᱞᱤ ᱛᱮᱦᱚᱸ ᱟᱵᱚ ᱦᱚᱸ ᱦᱤᱨᱳ ᱢᱮᱱᱟᱜ ᱯᱮ ᱥᱟᱱᱛᱟᱞᱤ ᱛᱮ ᱯᱟᱲᱦᱟᱣ ᱛᱮ ᱛᱟᱦᱚᱞᱮ ᱮᱸᱰᱮ ᱠᱷᱟᱱ ᱫᱤᱠᱩ ᱵᱟᱭ ᱫᱟᱲᱮᱭᱟᱜᱼᱟ ᱡᱚᱠᱷᱚᱱ ᱜᱮ ᱟᱵᱚ ᱵᱷᱚᱨᱯᱩᱨ ᱱᱚᱣᱟ ᱵᱮᱝᱜᱚᱞ ᱨᱮ ᱥᱮ ᱮᱴᱟᱜ ᱮᱴᱟᱜ ᱨᱟᱡᱽᱡᱚ ᱨᱮᱦᱚᱸ ᱪᱟᱞᱟᱜᱼᱟ ᱩᱱᱠᱷᱟᱱ ᱜᱮ ᱟᱫᱚ ᱥᱟᱱᱛᱟᱲ ᱜᱮᱛᱚᱢ ᱧᱟᱢᱟ ᱩᱱ ᱫᱚ ᱠᱚᱢᱯᱤᱴᱤᱥᱚᱱ ᱨᱮᱦᱚᱸ ᱫᱤᱠᱩ ᱵᱟᱭ ᱫᱟᱲᱮᱭᱟᱜᱼᱟ ᱟᱢ ᱥᱟᱶᱛᱮ ᱠᱟᱨᱚᱱ ᱫᱚ ᱦᱩᱭᱩᱜ ᱠᱟᱱᱟ ᱱᱤᱛᱚᱜ ᱵᱟᱝᱞᱟᱛᱮ ᱟᱹᱰᱤ ᱜᱟᱱ ᱦᱚᱲ ᱠᱚ ᱯᱟᱲᱦᱟᱜ ᱠᱟᱱᱟ ᱟᱨ ᱫᱮᱠᱳ ᱠᱚ ᱢᱮᱱᱟᱜ ᱠᱚᱣᱟ ᱩᱱᱠᱩ ᱨᱮᱱ ᱫᱚ ᱦᱚᱲ ᱡᱚᱲ ᱢᱮᱱᱟᱜ ᱠᱚᱣᱟ ᱵᱤᱵᱷᱤᱱᱱᱚ ᱚᱯᱷᱤᱥ ᱟᱫᱟᱞᱚᱛ ᱨᱮ ᱟᱠᱚ ᱨᱮᱱ ᱱᱤᱡᱮ ᱨᱮᱱ ᱦᱚᱲ ᱢᱮᱱᱟᱜ ᱠᱚᱣᱟ ᱟᱫᱚ ᱚᱸᱰᱮ ᱟᱢ ᱥᱟᱱᱛᱟᱲ ᱦᱚᱲ ᱪᱮᱫᱟᱜ ᱪᱟᱹᱠᱨᱤ ᱮᱢᱟᱢᱟᱭ ᱱᱚᱣᱟ ᱜᱮ ᱵᱩᱡᱽ ᱢᱮ ᱠᱚᱢᱯᱤᱴᱤᱥᱚᱱ ᱛᱮᱢ ᱫᱟᱲᱮᱭᱮᱱ ᱨᱮᱦᱚᱸ ᱟᱵᱟᱨ ᱮ ᱞᱟᱹᱭᱟᱭ ᱯᱚᱭᱥᱟ ᱮᱢ ᱢᱮ ᱯᱟᱸᱪ ᱞᱟᱠᱷ ᱫᱩ ᱞᱟᱠᱷ ᱛᱤᱱ ᱞᱟᱠᱷ ᱩᱱᱟᱹᱜ ᱛᱚ ᱵᱚᱭᱦᱟ ᱴᱟᱠᱟ ᱵᱟᱹᱱᱩᱜ ᱛᱟᱵᱚᱱᱟ ᱟᱫᱚ ᱟᱵᱚ ᱱᱟᱞᱦᱟ ᱛᱩᱢᱟᱹᱞ ᱠᱟᱛᱮ ᱵᱚᱱ ᱡᱚᱢᱟ ᱟᱨ ᱠᱳᱱᱳ ᱨᱚᱠᱚᱢ ᱜᱤᱫᱽᱨᱟᱹ ᱠᱚ ᱯᱤᱫᱽᱨᱟᱹ ᱠᱚᱵᱚᱱ ᱦᱟᱨᱟᱭᱮᱫ ᱠᱚᱣᱟ ᱯᱟᱲᱦᱟᱣᱮᱫ ᱠᱚᱣᱟ ᱵᱚᱱ ᱢᱟᱹᱭ ᱵᱟᱹᱵᱩ ᱛᱟᱠᱚ ᱟᱫᱚ ᱩᱱᱤ ᱡᱚᱠᱷᱚᱱᱮ ᱞᱟᱹᱭᱟᱭ ᱤᱧ ᱫᱚ ᱱᱩᱱᱟᱹᱜ ᱴᱟᱠᱟ ᱠᱚ ᱠᱷᱚᱭᱤᱧ ᱠᱟᱱᱟ ᱱᱚᱣᱟ ᱪᱟᱹᱠᱨᱤ ᱡᱚᱭᱮᱱ ᱞᱟᱹᱜᱤᱫ ᱛᱮ ᱟᱫᱚ ᱟᱭᱳ ᱵᱟᱵᱟ ᱚᱠᱟ ᱨᱮᱠᱚ ᱧᱟᱢᱟ ᱱᱚᱰᱮ ᱵᱟᱠᱚ ᱠᱟᱹᱢᱤ ᱞᱮᱠᱷᱟᱱ ᱢᱟ ᱥᱚᱝᱥᱟᱨ ᱵᱟᱝ ᱪᱟᱜᱼᱟ ᱯᱟᱸᱪ ᱞᱟᱠᱷ ᱴᱟᱠᱟ ᱮᱢ ᱥᱚᱢᱵᱷᱚᱵ ᱵᱟᱝ ᱠᱟᱱᱟ ᱚᱱᱟ ᱠᱟᱨᱚᱱ ᱛᱮ ᱟᱫᱚ ᱫᱮᱠᱚ ᱚᱱᱟ ᱪᱟᱹᱠᱨᱤ ᱠᱚ ᱫᱩ ᱱᱚᱢᱵᱚᱨ ᱠᱟᱛᱮ ᱠᱚ ᱦᱟᱛᱟᱣ ᱮᱫᱟ ᱪᱤᱠᱟᱹᱭ ᱫᱟᱠᱚ ᱚᱱᱟ ᱞᱟᱹᱭ ᱫᱟᱭ ᱱᱩᱠᱩ ᱡᱳᱜᱽᱜᱚ ᱦᱚᱲ ᱵᱟᱹᱱᱩᱜ ᱠᱚᱣᱟ ᱮᱢᱚᱱ ᱢᱤᱫᱴᱟᱝ ᱠᱚ ᱪᱟᱯ ᱟᱫ ᱵᱚᱱᱟ ᱟᱫᱚ ᱚᱸᱰᱮ ᱪᱟᱹᱠᱨᱤ ᱨᱮ ᱟᱢ ᱵᱟᱢ ᱥᱮᱞᱮᱫ ᱫᱟᱲᱮᱭᱟᱜᱼᱟ ᱴᱟᱠᱟ ᱪᱷᱟᱲᱟ ᱟᱢ ᱵᱟᱢ ᱵᱚᱞᱚ ᱫᱟᱲᱮᱭᱟᱜᱼᱟ ᱟᱫᱚ ᱚᱱᱟ ᱫᱮᱠᱳ ᱩᱱᱟᱹᱜ ᱠᱚ ᱪᱟᱞᱟᱠ ᱜᱮᱭᱟ ᱟᱫᱚ ᱠᱚ ᱞᱟᱹᱭ ᱫᱟᱠᱚ ᱱᱚᱣᱟ ᱨᱤᱡᱟᱨᱵᱷᱮᱥᱚᱱ ᱠᱳᱴᱟ ᱫᱚ ᱡᱮᱱᱟᱨᱮᱞ ᱜᱚᱫ ᱠᱟᱜ ᱯᱮ ᱱᱩᱠᱩ ᱡᱳᱜᱽᱜᱚ ᱠᱮᱱᱰᱤᱰᱮᱴ ᱵᱟᱹᱱᱩᱜ ᱠᱚᱣᱟ ᱱᱚᱝᱠᱟ ᱠᱟᱛᱮ ᱟᱵᱚ ᱵᱚᱱ ᱮᱲᱮ ᱦᱚᱪᱚᱜ ᱠᱟᱱᱟ ᱪᱟᱹᱠᱨᱤ ᱠᱚᱦᱚᱸ ᱛᱟᱦᱚᱞᱮ ᱦᱟᱯᱮᱱ ᱫᱤᱱ ᱨᱮ ᱟᱵᱚ ᱫᱚ ᱱᱤᱛᱚᱜ ᱫᱚ ᱪᱟᱯᱚ ᱡᱚᱲᱚ ᱨᱮᱜᱮ ᱢᱮᱱᱟᱜ ᱵᱚᱱᱟ ᱟᱯᱱᱟᱨᱟᱜ ᱪᱟᱹᱠᱨᱤ ᱠᱚ ᱱᱚᱠᱨᱤ ᱠᱚ ᱱᱚᱣᱟ ᱠᱚᱦᱚᱸ ᱵᱟᱵᱚᱱ ᱵᱟᱧᱪᱟᱣ ᱫᱟᱲᱮᱭᱟᱜ ᱠᱟᱱᱟ ᱛᱟᱦᱚᱞᱮ ᱟᱵᱚᱣᱟᱜ ᱡᱟᱱᱟᱢ ᱯᱟᱹᱨᱥᱤ ᱛᱮ ᱡᱩᱫᱤ ᱵᱚᱱ ᱚᱞ ᱯᱟᱲᱦᱟᱜᱼᱟ ᱛᱟᱦᱚᱞᱮ ᱚᱸᱰᱮ ᱵᱚᱱ ᱫᱟᱹᱵᱤ ᱫᱟᱲᱮ ᱠᱮᱭᱟ ᱪᱮᱫᱟᱜ ᱚᱠᱟ ᱞᱮᱠᱟᱨᱮ ᱡᱳᱜᱽᱜᱚ ᱵᱟᱹᱱᱩᱜᱼᱟ ᱢᱤᱫᱴᱟᱝ ᱜᱤᱫᱽᱨᱟᱹ ᱡᱩᱫᱤ ᱚᱞ ᱯᱟᱲᱦᱟᱜ ᱟᱭ ᱛᱟᱦᱚᱞᱮ ᱟᱭᱟᱜ ᱡᱟᱦᱟᱸ ᱫᱚ ᱯᱨᱚᱛᱤᱵᱟᱫᱟᱭ ᱛᱚ ᱩᱱᱤ ᱫᱚ ᱥᱮ ᱩᱱᱤ ᱫᱚ ᱚᱲᱟᱜ ᱨᱮ ᱵᱟᱭ ᱫᱩᱲᱩᱵ ᱛᱷᱤᱨ ᱠᱚᱜᱼᱟᱭ ᱞᱟᱹᱭᱟᱭ ᱡᱮ ᱤᱧᱟᱹᱜ ᱨᱤᱡᱟᱨᱵᱷᱮᱥᱚᱱ ᱠᱳᱴᱷᱟ ᱨᱮ ᱮᱴᱟᱜ ᱦᱚᱲ ᱪᱤᱠᱟᱹ ᱛᱮᱠᱚ ᱵᱚᱞᱚᱱ ᱠᱟᱱᱟ ᱟᱨ ᱢᱤᱫᱴᱟᱝ ᱵᱟᱝ ᱯᱟ ᱚᱞᱚᱜ ᱟᱱ ᱦᱚᱲ ᱜᱤᱫᱽᱨᱟᱹ ᱩᱱᱤ ᱪᱤᱠᱟᱹᱭᱟᱭ ᱩᱱᱤ ᱫᱚ ᱯᱟᱹᱣᱨᱟᱹᱭ ᱧᱩᱭᱟᱭ ᱟᱨ ᱢᱟᱛᱟᱞᱚᱜ ᱟᱭ ᱟᱨ ᱥᱤᱢ ᱠᱚᱭ ᱛᱩᱯᱟᱹᱫ ᱠᱚᱣᱟᱭ ᱟᱨ ᱡᱟᱜᱽᱨᱚᱱ ᱴᱟᱺᱰᱤ ᱨᱮ ᱫᱚᱱᱟᱭ ᱦᱚᱸᱜᱼᱚᱱᱟ ᱜᱮ ᱛᱟᱭ ᱫᱚ ᱠᱟᱹᱢᱤ ᱵᱟᱝ ᱚᱞᱚᱜ ᱟᱱ ᱦᱚᱲ ᱫᱚ ᱱᱩᱠᱩ ᱫᱚ ᱥᱟᱸᱜᱮ ᱥᱟᱸᱜᱮ ᱢᱮᱱᱟᱜ ᱠᱚᱣᱟ ᱟᱫᱚ ᱡᱩᱫᱤ ᱠᱟᱹᱴᱤᱡ ᱮ ᱚᱞ ᱯᱟᱲᱦᱟᱜ ᱟᱭ ᱚᱱᱟ ᱠᱚᱫᱚ ᱠᱟᱹᱴᱤᱡ ᱵᱚᱛᱚᱨᱟᱜ ᱟᱭ ᱞᱟᱹᱭᱟᱭ ᱢᱟᱱ ᱥᱚᱱᱢᱟᱱ ᱢᱤᱫᱴᱟᱝ ᱮ ᱵᱩᱡᱟᱭ ᱞᱟᱹᱭ ᱮᱫᱟᱭ ᱟᱵᱟᱨ ᱚᱸᱰᱮ ᱫᱚ ᱯᱨᱚᱛᱤᱵᱟᱫᱽ ᱦᱚᱸ ᱵᱟᱭ ᱫᱟᱲᱮᱭᱟᱜᱼᱟ ᱡᱟᱦᱟᱸᱭ ᱱᱚᱣᱟ ᱠᱚᱭ ᱠᱟᱹᱢᱤᱭᱟᱭ ᱦᱟᱺᱰᱤ ᱯᱟᱹᱣᱨᱟᱹᱭ ᱧᱩᱭᱟᱭ ᱱᱩᱭ ᱯᱨᱚᱛᱤᱵᱟᱫᱽ ᱫᱟᱲᱮᱭᱟᱜᱼᱟᱭ ᱥᱚᱨᱠᱟᱨ ᱪᱮᱛᱟᱱ ᱨᱮ ᱢᱤᱫᱴᱟᱝ ᱠᱟᱛᱷᱟᱭ ᱞᱟᱹᱭᱟᱭ ᱱᱚᱣᱟ ᱤᱧᱟᱹᱜ ᱪᱟᱹᱠᱨᱤ ᱧᱟᱢ ᱡᱳᱜᱽᱜᱚ ᱠᱟᱹᱱᱟᱹᱧ ᱤᱧ ᱪᱤᱠᱟᱹᱛᱮ ᱵᱟᱹᱧ ᱧᱟᱢ ᱞᱮᱫᱟ ᱵᱟᱭ ᱯᱨᱚᱛᱤᱵᱟᱫᱽ ᱫᱟᱲᱮᱭᱟᱜᱼᱟ ᱯᱨᱚᱛᱤᱵᱟᱫᱽ ᱫᱚ ᱟᱫᱚ ᱟᱹᱰᱤ ᱦᱚᱲ ᱠᱚ ᱵᱚᱛᱚᱨᱚᱜ ᱜᱮᱭᱟ ᱞᱟᱹᱭᱟ ᱯᱟᱪᱮᱫ ᱠᱚ ᱤᱭᱟᱹ ᱠᱚ ᱥᱟᱵᱤᱧ ᱠᱚ ᱯᱩᱞᱤᱥ ᱠᱚ ᱥᱟᱵᱤᱧ ᱥᱮ ᱠᱚ ᱫᱟᱞᱤᱧᱟ ᱠᱚ ᱛᱚᱞᱤᱧᱟ ᱠᱚ ᱯᱟᱹᱴᱤ ᱨᱮᱱ ᱱᱮᱛᱟ ᱠᱚ ᱯᱨᱚᱛᱤᱵᱟᱫᱽ ᱫᱚ ᱚᱱᱠᱟ ᱫᱚ ᱵᱟᱝ ᱚᱱᱮ ᱢᱤᱫᱴᱟᱝ ᱠᱚᱵᱤ ᱞᱟᱹᱭ ᱠᱟᱫᱟᱭ ᱵᱟᱝᱞᱟ ᱨᱮᱱ ᱠᱚᱵᱤ ᱱᱚᱣᱟ ᱠᱚ ᱯᱟᱲᱦᱟᱣ ᱠᱟᱱᱟ ᱵᱚᱱ

ᱟᱫᱚ ᱱᱚᱝᱠᱟ ᱜᱮ ᱥᱚᱝᱵᱤᱫᱷᱟᱱ ᱨᱮ ᱨᱟᱠᱷᱟ ᱫᱚᱦᱚ ᱢᱮᱱᱟᱜᱼᱟ ᱱᱚᱝᱠᱟ ᱫᱟᱨᱟᱛᱮ ᱵᱤᱯᱞᱚᱵᱽ ᱯᱮ ᱫᱟᱲᱮᱭᱟᱜᱼᱟ ᱞᱟᱦᱟ ᱛᱮᱫᱚ ᱥᱚᱲᱟᱥᱚᱲᱤ ᱢᱟᱜ ᱜᱚᱯᱚᱡ ᱛᱟᱯᱟᱢ ᱠᱷᱟᱹᱯᱟᱹᱨᱤ ᱤᱝᱨᱮᱡᱟᱜ ᱯᱤᱭᱚᱰ ᱨᱮ ᱛᱟᱦᱮᱸ ᱠᱟᱱᱟ ᱩᱱ ᱫᱚ ᱤᱝᱨᱮᱡᱽ ᱟᱵᱚ ᱫᱤᱥᱚᱢ ᱠᱚ ᱥᱟᱥᱚᱱᱮᱫ ᱛᱟᱦᱮᱸᱫ ᱩᱱ ᱛᱟᱦᱮᱸ ᱠᱟᱱᱟ ᱟᱫᱚ ᱱᱮᱛᱟᱨ ᱨᱮᱱ ᱜᱤᱫᱽᱨᱟᱹ ᱠᱚ ᱵᱟᱝᱞᱟ ᱛᱮᱠᱚ ᱯᱟᱲᱦᱟᱣᱮᱱ ᱨᱮᱦᱚᱸ ᱚᱱᱟ ᱵᱤᱯᱞᱚᱵᱽ ᱠᱟᱛᱷᱟ ᱨᱮᱱᱟᱜ ᱢᱟᱱᱮ ᱫᱚ ᱵᱟᱠᱚ ᱵᱩᱡᱽ ᱫᱟᱲᱮᱭᱟᱜ ᱠᱟᱱᱟ ᱯᱟᱲᱦᱟᱜ ᱠᱟᱱᱟᱭ ᱢᱩᱠᱷᱚᱥᱛᱚᱭᱮᱫᱟᱭ ᱯᱟᱥ ᱤᱫᱤ ᱠᱮᱫᱟᱭ ᱯᱚᱨᱤᱠᱠᱷᱟ ᱮᱢ ᱠᱮᱫᱟᱭ ᱵᱮᱥ ᱠᱳᱱᱳ ᱨᱚᱠᱚᱢ ᱢᱤᱫᱴᱟᱝ ᱪᱟᱹᱠᱨᱤ ᱧᱟᱢ ᱠᱮᱫ ᱠᱷᱟᱱ ᱟᱫᱚ ᱩᱱᱤ ᱵᱟᱭ ᱩᱭᱦᱟᱹᱨᱟᱭ ᱟᱫᱚ ᱚᱠᱟᱨᱮ ᱵᱤᱯᱞᱚᱵ ᱦᱩᱭᱩᱜᱼᱟ ᱟᱨ ᱥᱮ ᱱᱤᱡᱮᱨᱟᱜ ᱡᱟᱹᱛᱤ ᱱᱤᱛᱚᱜ ᱟᱵᱚᱣᱟᱜ ᱱᱤᱡᱮᱨᱟᱜ ᱡᱟᱹᱛᱤ ᱫᱷᱚᱝᱥᱚᱜ ᱠᱟᱱᱟ ᱟᱵᱚᱣᱟᱜ ᱫᱷᱚᱨᱚᱢ ᱫᱷᱚᱝᱥᱚᱜ ᱠᱟᱱᱟ ᱟᱵᱚᱣᱟᱜ ᱥᱟᱱᱟᱢᱟᱜ ᱠᱤᱥᱴᱤ ᱠᱟᱞᱪᱟᱨ ᱡᱟᱦᱟᱸ ᱫᱚ ᱦᱟᱥᱟ ᱵᱷᱟᱥᱟ ᱢᱟᱱ ᱤᱡᱽᱡᱚᱛ ᱥᱟᱱᱟᱢᱟᱜ ᱜᱮ ᱪᱟᱵᱟᱜ ᱪᱟᱵᱟᱜ ᱠᱟᱱᱟ ᱟᱪᱪᱷᱟ ᱢᱟ ᱩᱭᱦᱟᱹᱨ ᱯᱮ ᱟᱵᱚᱣᱟᱜ ᱢᱤᱫᱴᱟᱝ ᱡᱟᱹᱛᱤ ᱡᱩᱫᱤ ᱫᱷᱚᱨᱚᱢ ᱵᱟᱭ ᱫᱟᱢᱟᱭ ᱛᱟᱦᱚᱞᱮ ᱟᱨ ᱫᱷᱚᱨᱚᱢ, ᱦᱟᱥᱟ, ᱵᱷᱟᱥᱟ, ᱵᱚᱸᱜᱟ ᱵᱩᱨᱩ ᱠᱚᱣᱟᱜ ᱢᱟᱹᱱ ᱵᱟᱭ ᱪᱟᱜᱼᱟ᱾ ᱪᱮᱞᱮ ᱠᱟᱱᱟᱭ ᱱᱩᱭ? ᱡᱚᱱᱛᱩ ᱠᱟᱱᱟᱭ ᱛᱚ᱾ ᱢᱤᱫᱴᱟᱝ ᱡᱚᱱᱛᱩ ᱢᱤᱫᱴᱟᱝ ᱥᱮᱛᱟ ᱥᱮ ᱥᱤᱢ ᱥᱮ ᱥᱩᱠᱨᱤ ᱱᱩᱠᱩᱣᱟᱜ ᱫᱚ ᱫᱷᱚᱨᱚᱢ ᱯᱷᱚᱨᱚᱢ ᱵᱟᱹᱱᱩᱜᱼᱟ᱾ ᱛᱟᱦᱚᱞᱮ ᱟᱵᱚ ᱠᱤ ᱚᱱᱠᱟᱱ ᱡᱟᱭᱜᱟ ᱨᱮᱱ ᱦᱚᱲ ᱠᱟᱱᱟ ᱵᱚᱱ? ᱟᱵᱚ ᱫᱚ ᱢᱤᱫᱴᱟᱝ ᱢᱟᱱᱣᱟ ᱠᱟᱱᱟ ᱵᱚᱱ᱾ ᱢᱤᱫᱴᱟᱝ ᱮᱴᱟᱜ ᱵᱟᱹᱝᱜᱟᱹᱞᱤ ᱠᱚᱵᱚᱱ ᱧᱮᱞᱮᱫ ᱠᱚᱣᱟ ᱥᱚᱨᱚᱥᱚᱛᱤ, ᱠᱟᱹᱞᱤ, ᱫᱩᱜᱜᱚ ᱮᱢᱟᱱ ᱛᱮᱢᱟᱱ ᱠᱚ ᱱᱚᱰᱮ ᱪᱷᱩᱴᱤ ᱠᱚ ᱧᱟᱢ ᱮᱫᱟ᱾ ᱛᱩᱲᱩᱠ ᱠᱚ ᱦᱚᱸ ᱠᱚ ᱧᱟᱢ ᱮᱫᱟ ᱠᱤᱥᱴᱟᱱ ᱠᱚ ᱦᱚᱸ ᱠᱚ ᱧᱟᱢ ᱮᱫᱟ ᱡᱚᱭᱱᱚ ᱠᱚ ᱦᱚᱸ ᱠᱚ ᱧᱟᱢ ᱮᱫᱟ ᱟᱵᱚ ᱪᱮᱫᱟᱜ ᱵᱟᱵᱚᱱ ᱧᱟᱢᱟ ᱛᱟᱦᱚᱞᱮ ᱟᱵᱚ ᱫᱚ ᱢᱟᱹᱱᱢᱤ ᱵᱟᱝ ᱠᱟᱱᱟ ᱵᱚᱱ ᱱᱚᱣᱟ ᱵᱷᱟᱨᱚᱛ ᱫᱤᱥᱚᱢ ᱨᱮ ᱡᱟᱦᱟᱸᱭ ᱥᱚᱨᱠᱟᱨ ᱢᱮᱱᱟᱭᱟ ᱱᱩᱭ ᱢᱟᱹᱱᱢᱤ ᱨᱮ ᱵᱟᱭ ᱟᱹᱜᱩ ᱟᱠᱟᱫ ᱵᱚᱱᱟᱭ ᱱᱩᱭ ᱫᱚ ᱱᱤᱛ ᱜᱷᱟᱹᱲᱤᱡ ᱫᱚ ᱡᱟᱦᱟᱸ ᱫᱚ ᱤᱧ ᱡᱟᱦᱟᱸᱧ ᱵᱩᱡᱽ ᱮᱫᱟ ᱱᱤᱛ ᱜᱷᱟᱹᱲᱤᱡ ᱛᱮ ᱱᱩᱭ ᱥᱚᱨᱠᱟᱨ ᱫᱚ ᱟᱵᱚ ᱫᱚ ᱡᱚᱱᱛᱩ ᱨᱮ ᱫᱚᱦᱚ ᱟᱠᱟᱫ ᱵᱚᱱᱟᱭ ᱟᱫᱚ ᱱᱚᱣᱟ ᱡᱚᱱᱛᱩ ᱨᱮ ᱫᱚᱦᱚ ᱞᱟᱹᱜᱤᱫ ᱛᱮ ᱟᱵᱚ ᱫᱚ ᱪᱮᱫ ᱠᱟᱹᱢᱤ ᱞᱟᱜᱟᱣ ᱵᱚᱱᱟ ᱛᱟᱦᱚᱞᱮ ᱟᱵᱚ ᱚᱞᱚᱜ ᱞᱟᱜᱟᱣ ᱵᱚᱱᱟ ᱚᱞ ᱯᱟᱲᱦᱟᱣ ᱛᱮᱜᱮ ᱵᱚᱱ ᱵᱩᱡᱟ ᱟᱨ ᱟᱵᱚ ᱵᱚᱱ ᱵᱤᱯᱞᱚᱵᱽ ᱫᱟᱲᱮᱭᱟᱜᱼᱟ ᱟᱵᱚ ᱵᱚᱱ ᱫᱟᱹᱵᱤ ᱵᱚᱱ ᱥᱟᱠᱟᱢ ᱵᱚᱱ ᱡᱟᱦᱟᱸ ᱫᱚ ᱫᱟᱹᱵᱤ ᱥᱟᱠᱟᱢ ᱵᱚᱱ ᱮᱢ ᱫᱟᱲᱮᱭᱟᱜᱼᱟ ᱥᱚᱨᱠᱟᱨ ᱟᱞᱮᱭᱟᱜ ᱱᱚᱣᱟ ᱱᱚᱣᱟ ᱠᱚ ᱞᱟᱜᱟᱜᱼᱟ ᱟᱨ ᱱᱚᱣᱟ ᱠᱟᱛᱮ ᱟᱵᱚ ᱵᱚᱱ ᱚᱫᱷᱤᱠᱟᱨ ᱵᱚᱱ ᱧᱟᱢᱟ ᱱᱚᱣᱟ ᱞᱟᱹᱭ ᱠᱟᱛᱮ ᱜᱮ ᱱᱚᱰᱮ ᱠᱷᱟᱴᱚ ᱢᱟᱪᱟ ᱱᱚᱣᱟ ᱜᱟᱞᱢᱟᱨᱟᱣ ᱱᱚᱰᱮ ᱜᱤᱧ ᱢᱩᱪᱟᱹᱫ ᱮᱫᱟ ᱢᱟ ᱮᱱᱠᱷᱟᱱ ᱡᱚᱦᱟᱨ ᱠᱚ